ᱛᱤᱦᱤᱧ ᱫᱚ ᱟᱹᱰᱤ ᱨᱟᱹᱥᱠᱟᱹ ᱫᱤᱱ᱾ ᱛᱤᱦᱤᱧ ᱫᱚ ᱟᱹᱰᱤ ᱜᱚᱨᱚᱵᱽ ᱫᱤᱱ᱾ ᱛᱤᱦᱤᱧ ᱫᱚ ᱟᱭ ᱚᱯᱷ ᱥᱟᱱᱛᱟᱞᱤ ᱮᱰᱩᱠᱮᱥᱚᱱ ᱨᱮᱱᱟᱜ ᱯᱷᱤᱞᱤᱥᱤᱴᱮᱥᱚᱱ ᱥᱮᱨᱚᱢᱚᱱᱤ᱾ ᱱᱚᱣᱟ ᱫᱷᱟᱹᱨᱛᱤ ᱯᱩᱨᱤ ᱨᱮ ᱦᱟᱡᱟᱨ ᱦᱟᱡᱟᱨ ᱯᱟᱹᱨᱥᱤ ᱢᱮᱱᱟᱜᱼᱟ᱾ ᱤᱱᱟᱹ ᱠᱚ ᱢᱚᱫᱷᱮ ᱥᱟᱱᱛᱟᱞᱤ ᱯᱟᱹᱨᱥᱤ ᱟᱵᱚᱣᱟᱜ ᱡᱟᱱᱟᱢ ᱟᱲᱟᱝ ᱨᱮᱱᱟᱜ ᱚᱞᱪᱤᱠᱤ ᱟᱠᱷᱚᱨ ᱛᱮ ᱨᱳᱢᱟᱱ ᱦᱚᱨᱚᱯ ᱛᱮ ᱚᱞ ᱞᱮᱠᱷᱟᱡ ᱢᱮᱱᱠᱷᱟᱱ ᱢᱚᱱ ᱵᱟᱜᱟᱱ ᱨᱮᱱᱟᱜ ᱜᱳᱞᱟᱯ ᱵᱟᱦᱟᱭ ᱫᱟᱭᱟ ᱟᱵᱚᱣᱟᱜ ᱚᱞ ᱪᱤᱠᱤ ᱛᱮ ᱨᱳᱢᱟᱱ ᱦᱚᱨᱚᱯ ᱛᱮ ᱚᱞ ᱞᱮᱠᱷᱟᱡ ᱥᱤᱨᱤᱡᱚ ᱧᱤᱫᱟᱹ ᱥᱮᱨᱢᱟ ᱨᱮ ᱨᱤᱢᱤᱞ ᱛᱟᱞᱟᱛᱮ ᱤᱯᱤᱞ ᱠᱚ ᱮᱱᱮᱡ ᱞᱮᱠᱟ ᱵᱩᱡᱷᱟᱹᱜᱼᱟ ᱱᱚᱣᱟ ᱚᱞ ᱪᱤᱠᱤ ᱨᱳᱢᱟᱱ ᱦᱚᱨᱚᱯ ᱨᱮᱱᱟᱜ ᱜᱚᱨᱚᱵᱽ ᱡᱟᱛᱮ ᱜᱚᱴᱟ ᱫᱷᱟᱹᱨᱛᱤ ᱯᱩᱨᱤ ᱨᱮ ᱯᱟᱥᱱᱟᱣ ᱢᱟ ᱚᱱᱟ ᱛᱮᱜᱮ

ᱠᱞᱟᱥ ᱠᱚ ᱦᱩᱭᱱᱟ᱾ ᱟᱨ ᱢᱟᱪᱮᱛ ᱠᱚ ᱟᱹᱰᱤ ᱡᱚᱛᱚᱱ ᱛᱮ ᱜᱮᱱ ᱰᱟᱦᱟᱨ ᱠᱚ ᱩᱫᱩᱜ ᱠᱮᱫᱟ᱾ ᱡᱚᱛᱚ ᱠᱷᱚᱡ ᱢᱟᱨᱟᱝ ᱠᱟᱛᱷᱟ ᱨᱟᱡᱽᱡᱚ ᱨᱮᱱ ᱡᱚᱛᱚ ᱡᱮᱞᱟ ᱨᱮᱱ ᱯᱟᱹᱴᱷᱩᱣᱟᱹ ᱠᱚ, ᱨᱟᱡᱽᱡᱚ ᱵᱟᱨᱦᱮ ᱟᱥᱟᱢ, ᱱᱮᱯᱟᱞ ᱨᱮᱱ ᱯᱟᱹᱴᱷᱩᱣᱟᱹ ᱠᱚ, ᱯᱟᱲᱦᱟᱣ ᱨᱮᱱᱟᱜ ᱨᱮᱸᱜᱮᱡ, ᱪᱮᱫ ᱨᱮᱱᱟᱜ ᱤᱪᱪᱷᱟᱹ ᱡᱚᱛᱚ ᱠᱚᱛᱮ ᱟᱭ ᱚᱯᱷ ᱥᱟᱱᱛᱟᱞᱤ ᱮᱰᱩᱠᱮᱥᱚᱱ ᱛᱟᱞᱟᱛᱮ ᱜᱚᱴᱟ ᱫᱷᱟᱹᱨᱛᱤᱯᱩᱨᱤ ᱨᱮ ᱚᱱᱞᱟᱭᱤᱱ ᱛᱮ ᱚᱞᱪᱤᱠᱤ ᱟᱨ ᱨᱳᱢᱟᱱ ᱥᱠᱨᱤᱯᱴ ᱯᱟᱥᱱᱟᱣ ᱮᱱᱟ᱾ ᱚᱱᱟ ᱞᱟᱹᱜᱤᱫ ᱛᱮ ᱟᱹᱞᱤᱧ ᱯᱨᱚᱵᱷᱟᱛᱤ ᱦᱮᱢᱵᱨᱚᱢ ᱟᱨ ᱤᱧ ᱨᱮᱱ ᱫᱩᱞᱟᱹᱲ ᱢᱟᱹᱭ ᱵᱤᱴᱤ ᱥᱤᱞᱤ ᱢᱤᱫᱴᱮᱱ ᱮᱱᱮᱡ ᱞᱤᱧ ᱥᱟᱯᱲᱟᱣ ᱟᱠᱟᱫᱟ ᱟᱵᱚ ᱥᱟᱱᱛᱟᱲ ᱦᱚᱛᱚ ᱦᱚᱯᱚᱱ ᱫᱚ ᱡᱟᱱᱟᱢ ᱠᱷᱚᱡ ᱜᱩᱡᱩᱜ ᱫᱷᱟᱹᱵᱤᱡ ᱡᱟᱦᱟᱱ ᱯᱨᱳᱜᱨᱟᱢ ᱨᱮᱜᱮ ᱛᱩᱢᱫᱟᱜ ᱵᱟᱝ ᱥᱟᱰᱮ ᱞᱮᱱ ᱠᱷᱟᱡ ᱴᱟᱢᱟᱠ ᱵᱟᱝ ᱥᱟᱰᱮ ᱞᱮᱱ ᱠᱷᱟᱡ ᱟᱨ ᱮᱱᱮᱡ ᱥᱮᱨᱮᱧ ᱵᱟᱝ ᱦᱩᱭ ᱞᱮᱱ ᱠᱷᱟᱡ ᱦᱚᱲ ᱜᱮ ᱵᱟᱵᱚ ᱞᱮᱠᱷᱟᱜᱼᱟ ᱚᱱᱟ ᱛᱮᱜᱮ ᱟᱭ ᱚᱯᱷ ᱥᱟᱱᱛᱟᱞᱤ ᱮᱰᱩᱠᱮᱥᱚᱱ ᱜᱷᱟᱨᱚᱸᱡᱽ ᱨᱮᱱ ᱡᱚᱛᱚ ᱦᱚᱲ ᱞᱟᱹᱜᱤᱫ ᱢᱤᱫᱴᱮᱱ ᱮᱱᱮᱡ ᱞᱤᱧ ᱥᱟᱯᱲᱟᱣ ᱟᱠᱟᱫᱟ ᱢᱟ ᱛᱚᱵᱮ ᱮᱱᱠᱷᱟᱱ ᱟᱠᱷᱲᱟ ᱨᱮᱵᱚ ᱵᱚᱞᱚ ᱞᱮᱱ ᱜᱮ ᱟᱨ ᱡᱟᱦᱟᱸ ᱞᱮᱠᱟ ᱵᱷᱩᱞ ᱪᱩᱠ ᱦᱩᱭ ᱞᱮᱱ ᱠᱷᱟᱱ ᱤᱠᱟᱹ ᱠᱟᱹᱞᱤᱧ ᱯᱮ